ᱥᱮᱸᱫᱽᱨᱟ ᱠᱟᱨᱠᱟ ᱪᱮᱱᱮᱞ ᱨᱮ ᱥᱟᱱᱟᱢ ᱠᱚ ᱥᱟᱹᱜᱩᱱ ᱫᱟᱨᱟᱢ ᱛᱚᱵᱮ ᱛᱮᱦᱮᱧᱟᱜ ᱵᱷᱤᱰᱭᱳ ᱨᱮ ᱡᱟᱦᱟᱸᱧ ᱵᱮᱱᱟᱣ ᱠᱟᱫᱟ ᱱᱚᱣᱟ ᱵᱷᱤᱰᱭᱳ ᱫᱚ ᱵᱤᱥᱮᱥ ᱠᱟᱭᱛᱮ ᱱᱚᱰᱮ ᱥᱟᱱᱛᱟᱲ ᱯᱟᱨᱜᱟᱱᱟ ᱨᱮᱱ ᱡᱟᱦᱟᱸᱭ ᱠᱚ ᱚᱞ ᱪᱤᱠᱤ ᱠᱚ ᱵᱤᱨᱳᱫᱮᱫ ᱛᱟᱦᱮᱱᱟ ᱩᱱᱠᱩ ᱠᱚ ᱞᱟᱹᱜᱤᱫ ᱛᱮᱜᱮ ᱱᱚᱣᱟ ᱵᱷᱤᱰᱭᱳ ᱫᱚᱧ ᱵᱮᱱᱟᱣ ᱠᱟᱫᱟ ᱛᱚᱵᱮ ᱡᱟᱦᱟᱸᱭ ᱱᱚᱣᱟ ᱵᱷᱤᱰᱭᱳ ᱯᱮ ᱠᱩᱥᱤ ᱠᱷᱟᱡ ᱛᱚᱵᱮ ᱧᱮᱞ ᱯᱮ ᱟᱨ ᱵᱟᱯᱮ ᱠᱩᱥᱤ ᱠᱷᱟᱡ ᱫᱚ ᱱᱚᱣᱟ ᱵᱷᱤᱰᱭᱳ ᱱᱚᱰᱮ ᱦᱟᱹᱵᱤᱡ ᱜᱮ ᱤᱥᱠᱤᱯ ᱠᱟᱜ ᱯᱮ ᱛᱚᱵᱮ ᱚᱞ ᱪᱤᱠᱤ ᱪᱮᱫ ᱨᱮᱭᱟᱜ ᱡᱟᱦᱟᱸᱭᱟᱜ ᱢᱚᱱᱮ ᱢᱮᱱᱟᱜᱼᱟ ᱮᱸᱰᱮ ᱠᱷᱟᱱ ᱱᱚᱣᱟ ᱵᱷᱤᱰᱭᱳ ᱫᱮᱞᱟ ᱞᱟᱦᱟ ᱥᱮᱫ ᱵᱚᱱ ᱧᱮᱞ ᱞᱮᱜᱮ ᱛᱚᱵᱮ ᱫᱮᱞᱟ ᱵᱚᱱ ᱱᱤᱛᱚᱜ ᱫᱚ ᱵᱞᱮᱠ ᱵᱳᱨᱰ ᱛᱮᱵᱚᱱ ᱪᱟᱞᱟᱣ ᱞᱮᱱ ᱜᱮ ᱵᱞᱮᱠ ᱵᱳᱨᱰ ᱨᱮ ᱚᱞ ᱵᱚᱱ ᱧᱮᱞ ᱞᱮᱜᱮ ᱱᱚᱣᱟ ᱫᱚ ᱪᱮᱫ ᱞᱮᱠᱟ ᱠᱚ ᱚᱞᱟ ᱟᱨ ᱪᱮᱫ ᱞᱮᱠᱟ ᱠᱚ ᱯᱟᱲᱦᱟᱣᱟ ᱢᱮᱱᱛᱮ ᱫᱮᱞᱟ ᱵᱚᱱ ᱛᱚᱵᱮ ᱥᱚᱢᱚᱭ ᱵᱟᱝ ᱵᱤᱞᱚᱢ ᱠᱟᱛᱮ ᱱᱚᱣᱟ ᱵᱞᱮᱠ ᱵᱳᱨᱰ ᱥᱮᱫ ᱜᱮᱵᱚᱱ ᱪᱟᱞᱟᱣ ᱞᱮᱱ ᱜᱮ ᱛᱚᱵᱮ ᱵᱚᱭᱦᱟ ᱠᱚ ᱟᱯᱮ ᱚᱞ ᱪᱤᱠᱤ ᱪᱤᱫ ᱞᱟᱹᱜᱤᱫ ᱛᱮ ᱟᱯᱮ ᱱᱚᱣᱟ ᱚᱞ ᱪᱤᱠᱤ ᱟᱠᱷᱚᱨ ᱜᱚᱰᱟ ᱥᱮ ᱚᱞ ᱪᱤᱠᱤ ᱟᱞᱯᱷᱟᱵᱮᱴ ᱫᱚ ᱟᱯᱮ ᱪᱤᱫ ᱡᱟᱹᱨᱩᱲ ᱠᱟᱱ ᱛᱟᱯᱮᱭᱟ ᱮᱱᱛᱮ ᱱᱚᱣᱟ ᱪᱤᱫ ᱞᱟᱹᱜᱤᱫ ᱛᱮ ᱟᱯᱮ ᱫᱤᱱᱟᱹᱢ ᱯᱮ ᱠᱩᱨᱩᱢᱩᱴᱩ ᱯᱮ ᱞᱟᱜᱟᱣ ᱞᱮᱠᱷᱟᱡ ᱛᱷᱚᱲᱟ ᱫᱤᱱ ᱨᱮᱜᱮ ᱱᱚᱣᱟ ᱫᱚᱯᱮ ᱪᱤᱫ ᱫᱟᱲᱮᱭᱟᱜᱼᱟ ᱛᱚᱵᱮ ᱛᱤᱦᱤᱧ ᱪᱮᱫ ᱞᱮᱠᱟ ᱛᱮ ᱱᱚᱣᱟ ᱪᱤᱠᱤ ᱯᱮ ᱪᱤᱱᱦᱟᱹᱣᱟ ᱢᱮᱱᱛᱮ ᱛᱚᱵᱮ ᱫᱮᱞᱟ ᱱᱚᱣᱟ ᱵᱳᱨᱰ ᱥᱮᱫ ᱜᱮ ᱠᱚᱭᱚᱜᱽ ᱛᱟᱵᱚᱱ ᱯᱮ ᱛᱚᱵᱮ ᱧᱮᱞ ᱫᱟᱲᱮ ᱟᱛᱟᱵᱚᱱ ᱠᱟᱱᱟ ᱯᱮ ᱱᱚᱣᱟ ᱡᱟᱦᱟᱸ ᱵᱚᱱ ᱚᱞ ᱮᱫᱟ ᱚ ᱱᱚᱣᱟ ᱦᱩᱭᱱᱟ ᱚᱛ ᱚᱜᱽ ᱟᱢ ᱚᱞ ᱟᱸᱠ ᱟᱡ ᱟᱢ ᱴᱷᱟᱶ᱾ ᱛᱚᱵᱮ ᱟᱯᱮ ᱱᱚᱶᱟ ᱚᱞ ᱯᱮ ᱧᱮᱞ ᱴᱷᱤᱠ ᱤᱫᱤᱭᱟ ᱚ, ᱚᱛ, ᱚᱜᱽ, ᱚᱝ, ᱚᱞ, ᱟ, ᱟᱠ, ᱟᱡᱽ, ᱟᱢ, ᱟᱣ, ᱟᱠ ᱱᱚᱶᱟ ᱯᱷᱚᱴᱚ ᱛᱮ ᱫᱟᱵᱟᱣ ᱟᱠᱟᱱᱟ ᱱᱚᱛᱮ ᱤᱫᱤᱧ ᱯᱷᱚᱴᱚ᱾ ᱟ ᱟᱠ ᱟᱡ ᱟᱢ ᱟᱣ ᱚ ᱚᱛ ᱚᱜ ᱚᱝ ᱚᱞ ᱟ ᱟᱠ ᱟᱡ ᱟᱢ ᱟᱣ ᱛᱮᱥᱟᱨ ᱛᱷᱟᱹᱨᱤ ᱵᱚᱱ ᱧᱮᱞᱟ ᱤ ᱤᱥ ᱤᱦ ᱤᱧ ᱤᱨ ᱩᱢ ᱩᱡᱽ ᱩᱫᱽ ᱩᱱ ᱩᱭ ᱱᱚᱣᱟ ᱫᱚᱵᱚᱱ ᱯᱟᱲᱦᱟᱣᱟ ᱤᱥ ᱤ ᱤᱧ ᱤᱨ ᱩ ᱩᱪ ᱩᱫᱽ ᱩᱬ ᱩᱭ ᱤᱱᱟᱹ ᱠᱟᱛᱮᱫ ᱢᱚᱬᱮᱭᱟᱜ ᱟᱨ ᱛᱩᱨᱩᱭᱟᱜ ᱛᱷᱟᱹᱨᱤ ᱵᱚᱱ ᱧᱮᱞᱟ ᱮ ᱮᱯᱷ ᱮᱰ

ᱳ ᱛᱚᱵᱮ ᱵᱚᱱ ᱧᱮᱞ ᱠᱮᱫᱟ ᱱᱚᱣᱟ ᱯᱮ ᱜᱮᱞ ᱜᱚᱴᱮᱡ ᱢᱟᱱᱮ ᱛᱤᱨᱤᱥᱴᱤ ᱢᱮᱱᱟᱜᱼᱟ ᱱᱚᱣᱟ ᱟᱠᱷᱚᱨ ᱫᱚ ᱱᱤᱭᱟᱹ ᱵᱟᱫᱽ ᱨᱮ ᱟᱨ ᱢᱚᱬᱮ ᱜᱚᱴᱮᱡ ᱢᱮᱱᱟᱜᱼᱟ ᱚᱱᱟ ᱫᱚ ᱦᱩᱭᱩᱜ ᱠᱟᱱᱟ ᱢᱩ ᱴᱩᱰᱟᱹᱜ ᱜᱚᱦᱚᱞᱟ ᱴᱩᱰᱟᱹᱜ ᱨᱮᱞᱟ ᱯᱷᱟᱨᱠᱟ ᱟᱨ ᱚᱦᱚᱫᱽ ᱛᱤ ᱛᱮᱭᱟᱜ ᱩᱥᱟᱹᱨᱟ ᱚᱞ ᱫᱚ ᱱᱚᱝᱠᱟ ᱞᱮᱠᱟ ᱡᱮᱞᱮᱠᱟ ᱱᱚᱣᱟ ᱵᱚᱱ ᱧᱮᱞ ᱮᱫᱟ ᱱᱚᱣᱟ ᱫᱚ ᱱᱚᱝᱠᱟ ᱞᱮᱠᱟ ᱵᱚᱱ ᱚᱞᱟ ᱚᱛ ᱱᱚᱣᱟ ᱵᱚᱱ ᱧᱮᱞ ᱮᱫᱟ ᱱᱚᱣᱟ ᱫᱚ ᱱᱚᱝᱠᱟ ᱞᱮᱠᱟ ᱵᱚᱱ ᱚᱞᱟ ᱱᱚᱣᱟ ᱡᱟᱦᱟᱸ ᱵᱚᱱ ᱢᱮᱛᱟᱜ ᱠᱟᱱᱟ ᱚᱜᱽ ᱱᱚᱣᱟ ᱫᱚ ᱩᱥᱟᱹᱨᱟ ᱚᱞ ᱫᱚ ᱱᱚᱝᱠᱟ ᱞᱮᱠᱟ ᱱᱚᱣᱟ ᱚᱝ ᱱᱚᱣᱟ ᱫᱚ ᱩᱥᱟᱹᱨᱟ ᱚᱞ ᱫᱚ ᱱᱚᱝᱠᱟ ᱵᱚᱱ ᱚᱞᱟ ᱱᱚᱣᱟ ᱚᱞ ᱡᱟᱦᱟᱸ ᱵᱚᱱ ᱧᱮᱞ ᱮᱫᱟ ᱱᱚᱣᱟ ᱫᱚ ᱩᱥᱟᱹᱨᱟ ᱚᱞ ᱫᱚ ᱱᱚᱝᱠᱟ ᱵᱚᱱ ᱚᱞᱟ ᱟ ᱡᱮᱞᱮᱠᱟ ᱦᱩᱭᱩᱜ ᱠᱟᱱᱟ ᱱᱚᱣᱟ ᱫᱚ ᱩᱥᱟᱹᱨᱟ ᱚᱞ ᱫᱚ ᱥᱤᱫᱷᱟᱹ ᱱᱚᱝᱠᱟ ᱵᱚᱱ ᱚᱞᱟ ᱟᱠ ᱱᱚᱣᱟ ᱟᱠ ᱫᱚ ᱥᱤᱫᱷᱟᱹ ᱱᱚᱝᱠᱟ ᱵᱚᱱ ᱚᱞᱟ ᱟᱡ ᱱᱚᱣᱟ ᱫᱚ ᱱᱚᱝᱠᱟ ᱵᱚᱱ ᱚᱞᱟ ᱟᱢ ᱟᱢ ᱫᱚ ᱥᱤᱫᱷᱟᱹ ᱱᱚᱝᱠᱟ ᱵᱚᱱ ᱚᱞᱟ ᱟᱣ ᱟᱣ ᱫᱚ ᱱᱚᱝᱠᱟ ᱵᱚᱱ ᱚᱞᱟ ᱡᱮᱞᱮᱠᱟ ᱤ ᱤ ᱫᱚ ᱱᱚᱝᱠᱟ ᱩᱥᱟᱹᱨᱟ ᱵᱚᱱ ᱚᱞᱟ ᱤᱥ ᱤᱥ ᱫᱚ ᱱᱚᱝᱠᱟ ᱵᱚᱱ ᱚᱞᱟ ᱤ ᱫᱚ ᱱᱚᱝᱠᱟ ᱵᱚᱱ ᱚᱞᱟ ᱤᱧ ᱱᱚᱣᱟ ᱱᱚᱝᱠᱟ ᱵᱚᱱ ᱚᱞᱟ ᱤᱨ ᱱᱚᱣᱟ ᱫᱚ ᱱᱚᱝᱠᱟ ᱵᱚᱱ ᱚᱞᱟ ᱩ ᱱᱚᱣᱟ ᱫᱚᱵᱚᱱ ᱚᱞᱟ ᱱᱚᱣᱟ ᱫᱷᱟᱨᱟ ᱩᱡ ᱡᱟᱦᱟᱸ ᱱᱚᱣᱟ ᱫᱚ ᱡᱟᱦᱟᱸ ᱩᱡ ᱱᱚᱣᱟ ᱫᱚᱵᱚᱱ ᱚᱞᱟ ᱥᱤᱫᱷᱟᱹ ᱩᱥᱟᱹᱨᱟ ᱞᱟᱹᱜᱤᱫ ᱛᱮᱫᱚ ᱱᱚᱝᱠᱟ ᱩᱫ ᱱᱚᱣᱟ ᱫᱚ ᱱᱚᱝᱠᱟ ᱞᱮᱠᱟ ᱵᱚᱱ ᱚᱞᱟ ᱩᱬ ᱱᱚᱣᱟ ᱫᱚ ᱱᱚᱝᱠᱟ ᱞᱮᱠᱟ ᱵᱚᱱ ᱚᱞᱟ ᱩᱭ ᱱᱚᱣᱟ ᱫᱚ ᱱᱚᱝᱠᱟ ᱞᱮᱠᱟ ᱵᱚᱱ ᱚᱞ ᱫᱟᱲᱮᱭᱟᱜᱼᱟ ᱮ ᱮ ᱫᱚ ᱥᱤᱫᱷᱟᱹ ᱱᱚᱝᱠᱟ ᱦᱚᱢ ᱚᱞ ᱫᱟᱲᱮᱭᱟᱜᱼᱟ ᱟᱨ ᱵᱟᱝᱠᱷᱟᱱ ᱫᱚ ᱱᱚᱝᱠᱟ ᱦᱚᱢ ᱚᱞ ᱫᱟᱲᱮᱭᱟᱜᱼᱟ ᱮᱯ ᱮᱯ ᱫᱚ ᱱᱚᱝᱠᱟ ᱞᱮᱠᱟ ᱵᱚᱱ ᱚᱞ ᱮᱫᱟ ᱮᱰ ᱮᱰ ᱨᱮᱫᱚ ᱱᱚᱝᱠᱟ ᱞᱮᱠᱟ ᱵᱚᱱ ᱚᱞᱟ ᱮᱱ ᱫᱚ ᱱᱚᱝᱠᱟ ᱞᱮᱠᱟ ᱵᱚᱱ ᱚᱞᱟ ᱮᱲ ᱫᱚ ᱱᱚᱝᱠᱟ ᱞᱮᱠᱟ ᱵᱚᱱ ᱚᱞᱟ ᱳ ᱳ ᱫᱚ ᱱᱚᱝᱠᱟ ᱞᱮᱠᱟ ᱵᱚᱱ ᱚᱞᱟ ᱳᱰ ᱫᱟ ᱱᱚᱝᱠᱟ ᱞᱮᱠᱟ ᱵᱚᱱ ᱚᱞᱟ ᱱᱚᱛᱮ ᱳᱵ ᱫᱟ ᱱᱚᱝᱠᱟ ᱞᱮᱠᱟ ᱵᱚᱱ ᱚᱞᱟ

ᱱᱚᱝᱠᱟ ᱞᱮᱠᱟ ᱵᱚᱱ ᱚᱞᱟ ᱚ᱾ ᱛᱚᱵᱮ ᱵᱚᱱ ᱧᱮᱞ ᱠᱮᱫᱟ ᱱᱚᱣᱟ ᱛᱤᱨᱤᱥ ᱜᱚᱴᱮᱡ ᱟᱠᱷᱚᱨ ᱪᱮᱫ ᱞᱮᱠᱟ ᱚᱱᱟ ᱨᱚᱲᱚᱜᱚᱜ ᱠᱟᱱᱟ ᱚᱱᱟ ᱵᱚᱱ ᱟᱸᱡᱚᱢ ᱠᱮᱫᱟ ᱟᱨ ᱚᱱᱟ ᱛᱤᱨᱤᱥ ᱜᱚᱴᱮᱡ ᱟᱠᱷᱚᱨ ᱪᱮᱫ ᱞᱮᱠᱟ ᱚᱱᱟ ᱚᱞᱚᱜᱚᱜ ᱠᱟᱱᱟ ᱛᱤ ᱛᱮᱭᱟᱜ ᱛᱚᱵᱮ ᱱᱚᱣᱟ ᱥᱟᱱᱟᱢ ᱵᱚᱱ ᱧᱮᱞ ᱠᱮᱫᱟ ᱱᱤᱛᱚᱜ ᱚᱱᱟ ᱛᱟᱭᱚᱢ ᱨᱮ ᱡᱟᱦᱟᱸ ᱱᱚᱣᱟ ᱢᱩ ᱴᱩᱰᱟᱹᱜ ᱜᱚᱦᱚᱞᱟ ᱴᱩᱰᱟᱹᱜ ᱨᱮᱞᱟ ᱯᱷᱟᱨᱠᱟ ᱢᱮᱱᱟᱜ ᱚᱱᱟ ᱢᱟ ᱟᱹᱰᱤ ᱟᱣᱥᱟᱱ ᱜᱮ ᱚᱱᱟ ᱦᱚᱸᱵᱚᱱ ᱧᱮᱞ ᱞᱮᱜᱮ ᱟᱪᱪᱷᱟ ᱪᱮᱫ ᱞᱮᱠᱟ ᱵᱚᱱ ᱚᱞ ᱥᱚᱫᱚᱨᱟ ᱢᱮᱱᱛᱮ ᱱᱚᱝᱠᱟ ᱜᱮᱢ ᱴᱩᱰᱟᱹᱜᱟ ᱪᱮᱛᱟᱱ ᱨᱮ ᱱᱚᱣᱟ ᱢᱟ ᱞᱟᱛᱟᱨ ᱨᱮ ᱴᱩᱰᱟᱹᱜᱚᱜᱼᱟ ᱱᱚᱣᱟ ᱢᱟ ᱱᱚᱝᱠᱟ ᱞᱮᱠᱟᱢ ᱚᱞᱟ ᱟᱨ ᱱᱚᱝᱠᱟ ᱯᱷᱟᱨᱠᱟ ᱱᱚᱝᱠᱟ ᱟᱨ ᱱᱚᱣᱟ ᱱᱚᱣᱟ ᱴᱟᱜ ᱢᱟ ᱟᱹᱰᱤ ᱟᱣᱥᱟᱱ ᱜᱮᱭᱟ ᱮᱠᱮᱱ ᱮᱢ ᱫᱤᱥᱟᱹ ᱞᱮᱠᱷᱟᱱ ᱜᱮ ᱱᱚᱣᱟ ᱫᱚ ᱤᱱᱟᱹ ᱠᱟᱛᱮᱫ ᱞᱮᱠᱷᱟ ᱞᱟᱹᱜᱤᱫ ᱛᱮ ᱞᱮᱠᱷᱟ ᱞᱟᱹᱜᱤᱫ ᱛᱮ ᱱᱚᱣᱟ ᱫᱚ ᱜᱮᱞ ᱦᱟᱹᱵᱤᱡ ᱥᱮ ᱫᱚᱥ ᱦᱟᱹᱵᱤᱡ ᱚᱞ ᱱᱚᱝᱠᱟ ᱢᱮᱱᱟᱜᱼᱟ ᱟᱨ ᱚᱱᱟ ᱜᱮ ᱞᱟᱦᱟ ᱥᱮᱫ ᱞᱟᱦᱟ ᱪᱟᱞᱟᱜᱼᱟ ᱡᱮᱞᱮᱠᱟ ᱢᱤᱫ ᱵᱟᱨ ᱯᱮ ᱯᱩᱱ ᱢᱚᱬᱮ ᱛᱩᱨᱩᱭ ᱮᱭᱟᱭ ᱤᱨᱟᱹᱞ ᱟᱨᱮ ᱜᱮᱞ ᱦᱩᱭ ᱫᱟᱲᱮᱭᱟᱜᱼᱟ ᱟᱢ ᱜᱮᱭᱟᱨᱮᱢ ᱚᱞᱟ ᱱᱚᱣᱟ ᱦᱩᱭ ᱫᱟᱲᱮᱭᱟᱜᱼᱟ ᱟᱢ ᱯᱚᱸᱫᱽᱨᱚᱢ ᱚᱞᱟ ᱦᱩᱭ ᱫᱟᱲᱮᱭᱟᱜᱼᱟ ᱟᱢ ᱵᱤᱥᱮᱢ ᱚᱞᱟ ᱟᱫᱚ ᱱᱚᱝᱠᱟ ᱞᱮᱠᱟᱛᱮ ᱪᱮᱫ ᱛᱟᱵᱚᱱ ᱯᱮ ᱛᱚᱵᱮ ᱟᱨ ᱫᱟᱨᱟᱭ ᱵᱷᱤᱰᱤᱭᱳ ᱨᱮᱫᱚᱧ ᱪᱮᱫ ᱟᱵᱚᱱᱟ ᱚᱠᱟᱴᱟᱜ ᱫᱚ ᱚᱠᱟᱴᱟᱜ ᱟᱲᱟᱝ ᱠᱚ ᱢᱮᱛᱟᱜᱼᱟ ᱟᱨ ᱚᱠᱟᱴᱟᱜ ᱫᱚ ᱚᱠᱟᱴᱟᱜ ᱟᱨ ᱚᱱᱟ ᱪᱮᱫ ᱞᱮᱠᱟ ᱵᱮᱣᱦᱟᱨᱚᱜ ᱚᱱᱟ ᱠᱚ ᱦᱤᱡᱩᱜ ᱠᱟᱱ ᱵᱷᱤᱰᱤᱭᱳ ᱨᱮᱫᱚᱧ ᱞᱟᱹᱭ ᱟᱵᱚᱱᱟ ᱛᱚᱵᱮ ᱢᱟ ᱛᱮᱦᱮᱧ ᱫᱚ ᱱᱚᱜᱼᱚᱭ ᱱᱚᱣᱟ ᱚᱞ ᱪᱤᱠᱤ ᱱᱚᱣᱟ ᱟᱠᱷᱚᱨ ᱜᱚᱰᱟ ᱨᱮᱭᱟᱜ ᱚᱞ ᱚᱠᱟ ᱞᱮᱠᱟ ᱠᱚ ᱯᱟᱲᱦᱟᱣᱟ ᱟᱨ ᱚᱠᱟ ᱞᱮᱠᱟ ᱚᱱᱟᱢ ᱚᱞᱟ ᱚᱱᱟ ᱜᱮ ᱛᱮᱦᱮᱧᱟᱜ ᱵᱷᱤᱰᱤᱭᱳ ᱨᱮᱫᱚᱧ ᱞᱟᱹᱭᱟᱫ ᱵᱚᱱᱟ ᱢᱟ ᱛᱮᱦᱮᱧᱟᱜ ᱵᱷᱤᱰᱤᱭᱳ ᱫᱚ ᱱᱚᱰᱮ ᱦᱟᱹᱵᱤᱡ ᱜᱮ ᱫᱟᱨᱟᱭᱟᱜ ᱵᱷᱤᱰᱤᱭᱳ ᱛᱟᱺᱜᱤ ᱨᱮ ᱛᱟᱦᱮᱱ ᱛᱟᱵᱚᱱ ᱯᱮ ᱢᱟ ᱥᱟᱱᱟᱢ ᱠᱚᱜᱮ ᱡᱚᱦᱟᱨ